ᱨᱮᱫᱟ ᱵᱟᱵᱟᱨᱮ ᱪᱤᱠᱤᱱᱤ ᱢᱟᱹᱭ ᱞᱮᱠᱟ ᱦᱮᱸᱫᱮ ᱴᱷᱮᱡ ᱜᱮᱢ ᱡᱟᱶᱟᱭ ᱠᱟᱱ ᱠᱷᱟᱹᱞᱤ ᱟᱢ ᱡᱚᱦᱟᱨ ᱜᱮ ᱥᱟᱱᱟᱢ ᱠᱚ ᱟᱨ ᱤᱧ ᱯᱟᱥᱴᱟ ᱥᱮᱫ ᱠᱷᱚᱱᱟᱜ ᱡᱚᱛᱚ ᱠᱚᱜᱮ ᱛᱮᱦᱮᱧᱟᱜ ᱱᱟᱣᱟ ᱵᱞᱚᱜ ᱨᱮᱦᱚᱸ ᱟᱛᱟᱝ ᱫᱟᱨᱟᱢ ᱟᱨ ᱱᱤᱛᱚᱜ ᱢᱟ ᱱᱚᱜᱼᱚᱭ ᱟᱴᱴᱟ ᱦᱩᱭ ᱜᱚᱫ ᱮᱱᱟ ᱟᱨ ᱟᱞᱮ ᱫᱚ ᱡᱚᱢᱮᱫᱼᱟ ᱞᱮ ᱦᱚᱞᱟᱱᱟᱜ ᱵᱟᱫᱟᱢ ᱢᱤᱫᱴᱤᱡ ᱢᱟᱱᱮ ᱫᱚᱥ ᱴᱟᱠᱟ ᱨᱮᱱᱟᱜ ᱟᱹᱜᱩ ᱛᱚᱨᱟ ᱞᱤᱧ ᱚᱱᱟᱜᱮ ᱡᱚᱢᱮᱫᱼᱟ ᱞᱤᱧ ᱟᱨ ᱱᱩᱭ ᱦᱮᱡ ᱟᱠᱟᱱᱟᱭ ᱱᱩᱭ ᱜᱮ ᱢᱟᱲᱟᱝ ᱨᱮᱫᱚ ᱩᱭᱦᱟᱹᱨ ᱠᱟᱜᱼᱟ ᱤᱧ ᱫᱚ ᱞᱟᱹᱰᱩ ᱡᱚᱢ ᱥᱮᱛᱟᱜ ᱟᱠᱟᱱ ᱥᱮ ᱞᱟᱹᱰᱩ ᱡᱚᱢ ᱦᱤᱡᱩᱜᱼᱟ ᱟᱨ ᱟᱡ ᱛᱮᱜᱮ ᱩᱨ ᱡᱚᱢ ᱠᱟᱱᱟᱭ ᱦᱟᱱᱮ ᱟᱨ ᱱᱩᱭ ᱫᱚ ᱛᱮᱦᱮᱧ ᱞᱮ ᱮᱠᱞᱟ ᱵᱤᱱ ᱪᱟᱞᱟᱜᱼᱟ ᱟᱨ ᱫᱟᱠᱟᱧ ᱞᱩ ᱠᱟᱫᱮᱭᱟ ᱚᱱᱛᱮ ᱨᱮ ᱮᱱᱛᱮ ᱨᱮᱦᱚᱸ ᱟᱹᱣᱨᱤ ᱜᱮ ᱡᱚᱢᱟ ᱛᱤ ᱨᱮᱪᱚ ᱡᱚᱢᱟᱭ ᱵᱟᱢ ᱵᱟᱲᱟᱭᱟ ᱦᱟᱱᱮ ᱱᱟ ᱧᱟᱢ ᱠᱟᱜ ᱫᱚ ᱡᱚᱢᱟᱜ

ᱢᱟ ᱮᱱᱠᱷᱟᱱ ᱛᱮᱦᱮᱧᱟᱜ ᱵᱞᱚᱜ ᱦᱚᱸ ᱱᱚᱰᱮ ᱜᱮ ᱮᱦᱚᱵ ᱠᱮᱜ ᱟᱹᱧ ᱟᱨ ᱪᱚᱞᱚ ᱞᱟᱦᱟ ᱤᱫᱤᱭᱟᱵᱚᱱ ᱟᱨ ᱡᱚᱛᱚ ᱦᱚᱲ ᱠᱚᱜᱮ ᱵᱷᱤᱰᱤᱭᱳ ᱨᱮ ᱛᱚᱸᱜᱮ ᱛᱟᱦᱮᱱ ᱛᱟᱵᱚᱱ ᱯᱮ ᱟᱨ ᱢᱤᱫ ᱠᱟᱛᱷᱟ ᱡᱟᱦᱟᱸᱭ ᱜᱮ ᱱᱚᱣᱟ ᱪᱮᱱᱮᱞ ᱨᱮ ᱱᱟᱣᱟ ᱜᱮ ᱦᱮᱡ ᱠᱟᱱ ᱯᱮ ᱫᱚ ᱩᱱᱠᱩ ᱫᱚ ᱱᱚᱣᱟ ᱪᱮᱱᱮᱞ ᱱᱤᱦᱟᱹᱛ ᱥᱟᱵᱥᱠᱨᱟᱭᱤᱵ ᱛᱟᱵᱚᱱ ᱯᱮ ᱟᱨ ᱵᱷᱤᱰᱤᱭᱳ ᱧᱮᱞ ᱢᱩᱪᱟᱹᱫ ᱛᱟᱵᱚᱱ ᱯᱮ ᱮᱦᱚᱵ ᱠᱷᱚᱱᱟᱜ ᱢᱩᱪᱟᱹᱫ ᱫᱷᱟᱹᱨᱤᱡ ᱪᱮᱫ ᱞᱮᱠᱟ ᱵᱩᱡᱷᱟᱹᱣ ᱯᱮ ᱚᱱᱟ ᱫᱚ ᱠᱚᱢᱮᱱᱴᱥ ᱵᱚᱠᱥ ᱨᱮ ᱞᱟᱹᱭ ᱛᱟᱵᱚᱱ ᱯᱮ ᱟᱨ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱤᱱᱟᱹᱜᱮ ᱠᱷᱚᱡᱚᱜ ᱟᱹᱧ ᱤᱧᱦᱚᱸ ᱛᱚ ᱨᱟᱹᱥᱠᱟᱹ ᱫᱷᱟᱨᱟ ᱵᱩᱡᱷᱟᱹᱜᱼᱟ ᱚᱠᱟᱛᱮ ᱦᱮᱡ ᱮᱱᱟᱢ ᱚᱠᱟᱛᱮ ᱦᱮᱡ ᱮᱱᱟᱢ ᱚᱠᱟᱛᱮ ᱦᱮᱡ ᱮᱱᱟᱢ ᱚᱠᱟᱛᱮ ᱟᱡ ᱢᱟ ᱛᱟᱹᱞᱤᱧ ᱩᱢᱩᱜ ᱪᱟᱞᱟᱣ ᱠᱟᱱᱟᱭ ᱤᱧ ᱫᱚ ᱟᱨᱤᱧ ᱩᱢᱩᱜ ᱜᱮᱭᱟ ᱟᱨ ᱠᱞᱟᱵᱽ ᱠᱷᱚᱱᱟᱜ ᱦᱮᱡ ᱠᱟᱛᱮ ᱯᱩᱨᱟᱹ ᱟᱡ ᱦᱚᱸ ᱡᱟᱹᱯᱤᱫ ᱞᱮᱫ ᱛᱟᱦᱮᱱᱟᱭ ᱟᱨ ᱤᱧ ᱦᱚᱸ ᱦᱚᱞᱟ ᱪᱚ ᱩᱱᱟᱹᱜ ᱧᱤᱫᱟᱹ ᱟᱛᱮ ᱦᱮᱡ ᱠᱟᱱᱟᱞᱤᱧ ᱥᱮ ᱮᱱᱠᱷᱟᱱ ᱚᱱᱟ ᱦᱟᱞᱟ ᱠᱟᱹᱴᱤᱡ ᱦᱟᱞᱟ ᱠᱮᱫᱟᱞᱤᱧ ᱵᱟᱹᱠᱤ ᱟᱹᱰᱤ ᱡᱳᱨ ᱜᱮ ᱡᱟᱹᱯᱤᱫ ᱞᱤᱧ ᱤᱧ ᱫᱚ ᱥᱟᱹᱨᱤ ᱠᱩᱠᱢᱩ ᱩᱛᱟᱹᱨ ᱠᱮᱫᱟᱹᱧ ᱛᱚ ᱱᱤᱛᱚᱜ ᱢᱟ ᱱᱟᱦᱟᱜ ᱱᱚᱜᱼᱚᱭ ᱟᱲᱟᱭᱴᱟ ᱦᱩᱭᱮᱱᱟ ᱟᱨ ᱛᱤᱨᱮ ᱦᱤᱡᱩᱜ ᱠᱟᱱᱟᱭ ᱟᱨ ᱤᱧ ᱦᱚᱸ ᱵᱟᱝ ᱩᱢ ᱟᱠᱟᱱᱟᱹᱧ ᱤᱧ ᱦᱚᱸ ᱩᱢᱩᱜ ᱪᱟᱞᱟᱜ ᱤᱧ ᱞᱟᱹᱭᱮᱫ ᱟᱹᱧ ᱟᱨ ᱱᱤᱛᱚᱜ ᱫᱚ ᱨᱤᱢᱤᱞ ᱧᱚᱜ ᱠᱟᱜᱼᱟᱭ ᱮᱱᱟᱝ ᱫᱚ ᱟᱹᱰᱤ ᱡᱳᱨ ᱥᱤᱛᱩᱝ ᱞᱮᱫ ᱛᱟᱦᱮᱱᱟᱭ ᱟᱨ ᱩᱱᱤ ᱦᱤᱡᱩᱜ ᱠᱟᱱᱟᱭ ᱚᱠᱟᱛᱮ ᱚᱠᱟᱛᱮ ᱱᱚᱛᱮ ᱚᱠᱟᱛᱮ ᱩᱢ ᱠᱟᱱᱟᱢ ᱥᱮ ᱵᱟᱝ ᱦᱩᱸ ᱦᱤᱡᱩᱜ ᱢᱮ ᱦᱤᱡᱩᱜ ᱢᱮ ᱞᱟᱦᱟ ᱵᱚᱨ ᱠᱟᱹᱢᱤ ᱩᱢ ᱪᱮ ᱵᱟᱝ ᱩᱢ ᱱᱮᱱᱮᱱ ᱩᱢ ᱠᱟᱱᱟ ᱥᱮ ᱵᱟᱝ ᱱᱮᱱᱮᱱ ᱪᱮᱞᱮ ᱪᱮᱫ ᱞᱟᱹᱭᱮᱜᱼᱟ ᱥᱮ ᱱᱮᱱᱮ ᱧᱮᱞ ᱱᱩᱭ ᱫᱚ ᱯᱷᱳᱱ ᱨᱤᱱᱤᱡ ᱛᱤᱡᱩ ᱪᱤᱞᱤ ᱠᱟᱱᱟᱢ ᱧᱩᱛᱩᱢ ᱢᱟᱲᱟᱝ ᱞᱟᱹᱭ ᱞᱮᱛᱟᱢ ᱧᱩᱛᱩᱢ ᱢᱟᱲᱟᱝ ᱞᱟᱹᱭ ᱞᱮᱛᱟᱢ ᱛᱚᱵᱮ ᱵᱟ ᱫᱮᱠᱷᱟ ᱜᱟᱵᱩᱡ

ᱟᱢ ᱱᱚᱛᱮ ᱦᱤᱡᱩᱜ ᱢᱮ ᱵᱟᱭ ᱦᱤᱡᱩᱜᱼᱟ ᱱᱟᱜ ᱟᱢ ᱫᱚ ᱦᱟᱹᱱᱩ ᱜᱤᱫᱟᱹᱨ ᱦᱟᱹᱱᱩ ᱦᱟᱹᱱᱩ ᱠᱟᱱᱟᱢ ᱪᱤᱞᱤ ᱠᱟᱱᱟᱢ ᱟᱨ ᱥᱚᱲᱚᱠ ᱨᱮᱫᱚ ᱦᱮᱸ ᱪᱤᱠᱟᱹ

ᱟᱡᱟᱜ ᱚᱸᱡᱽᱨᱟ ᱟᱡᱟᱜ ᱡᱟᱢᱟ ᱨᱮᱜᱮ ᱡᱩᱫᱟᱹ ᱠᱟᱜ ᱱᱩᱭ ᱥᱚᱠᱛᱚ ᱥᱤᱭᱟᱱᱟ ᱵᱟᱭ ᱡᱩᱛ ᱦᱚᱪᱚᱜᱼᱟ ᱪᱮᱫ ᱞᱟᱴᱷᱟ ᱞᱮᱱᱟ
ᱪᱟᱵᱟ ᱪᱟᱵᱟ ᱚᱱᱟ ᱟᱞᱟᱥ ᱵᱟᱝ ᱦᱳᱭ